ᱥᱟᱱᱟᱢ ᱠᱚ ᱡᱚᱦᱟᱨ ᱜᱮ ᱛᱚᱵᱮ ᱟᱯᱮ ᱠᱚ ᱡᱚᱛᱚ ᱱᱚᱣᱟ ᱵᱷᱤᱰᱤᱭᱳ ᱪᱮᱱᱮᱞ ᱛᱤᱧ ᱥᱟᱹᱜᱩᱱ ᱫᱟᱨᱟᱢᱮᱫ ᱯᱮᱭᱟ ᱛᱚ ᱛᱮᱦᱮᱧ ᱫᱚ ᱵᱚᱭᱦᱟ ᱪᱳᱫᱫᱳ ᱛᱟᱹᱨᱤᱠᱷ ᱟᱨ ᱢᱚᱝᱜᱚᱞ ᱵᱟᱨ ᱟᱵᱚ ᱛᱮᱫᱚ ᱵᱟᱞᱮ ᱢᱟᱦᱟ ᱟᱨ ᱱᱚᱜᱼᱚ ᱱᱚᱝᱠᱟ ᱰᱩᱸᱰᱨᱩ ᱟᱠᱟᱜᱼᱟᱭ ᱱᱤᱛᱚᱝ ᱦᱚᱸ ᱱᱚᱜᱼᱚᱭ ᱥᱟᱲᱮ ᱥᱟᱛ ᱵᱟᱡᱟᱣᱮᱱ ᱨᱮᱦᱚᱸ ᱛᱮᱦᱮᱧᱟᱜ ᱯᱟᱜᱚ ᱫᱚ ᱯᱩᱨᱟᱹ ᱰᱩᱸᱰᱨᱩᱜ ᱯᱟᱜᱚ ᱫᱟᱜᱟᱭ ᱯᱟᱞᱮᱱᱚᱜ ᱵᱟᱨᱭᱟ ᱠᱚ ᱥᱮ ᱪᱮᱫ ᱠᱚ ᱦᱤᱡᱩᱜ ᱠᱟᱱᱟ ᱴᱤᱵᱷᱤ ᱠᱚᱨᱮ ᱢᱟᱭ ᱮᱢᱮᱜᱼᱟ ᱛᱚ ᱱᱤᱛᱚᱝ ᱦᱟᱹᱵᱤᱡ ᱢᱟ ᱱᱚᱜᱼᱚ ᱱᱚᱝᱠᱟ ᱰᱩᱰᱨᱩᱜ ᱟᱠᱟᱜᱼᱟ ᱟᱨ ᱟᱵᱚ ᱫᱚ ᱢᱮᱱᱟᱜ ᱵᱚᱱᱟ ᱴᱤᱭᱩᱥᱚᱱ ᱨᱩᱢ ᱨᱮ ᱱᱟᱹᱜ ᱠᱚ ᱛᱟᱨᱟ ᱩᱱᱠᱩ ᱛᱟᱞᱮ ᱟᱵᱚ ᱨᱮᱱ ᱚᱞᱚᱜ ᱜᱤᱫᱽᱨᱟᱹ ᱠᱚ ᱚᱞᱚᱜ ᱠᱟᱱᱟᱞᱮ ᱟᱨ ᱛᱮᱦᱮᱧ ᱫᱚ ᱪᱮᱫ ᱵᱚ ᱚᱞᱚᱜᱼᱟ ᱱᱤᱛᱚᱝ ᱫᱚ ᱤᱝᱞᱤᱥ ᱤᱝᱞᱤᱥ ᱡᱮ ᱯᱚᱬᱤᱠᱟ ᱵᱚ ᱰᱟᱠ ᱟᱵᱚ ᱢᱮᱱᱮᱫ ᱛᱟᱦᱮᱸᱫ ᱯᱚᱬᱤᱠᱤᱭᱟ ᱞᱮ ᱰᱟᱠᱟ ᱢᱟᱲᱟᱝ ᱫᱚ ᱯᱚᱸᱪᱤᱥ ᱠᱮ ᱫᱷᱟᱹᱨᱤᱡ ᱚᱠᱚᱭ ᱜᱤᱫᱽᱨᱟᱹᱭ ᱜᱟᱱᱮᱜᱼᱟ ᱵᱟᱭ ᱜᱟᱱᱮᱜᱼᱟ ᱠᱩᱞᱤ ᱠᱚᱣᱟ ᱱᱟᱦᱟᱜ ᱤᱧ ᱛᱟᱵᱚ ᱢᱟ ᱴᱷᱤᱠ ᱜᱮᱭᱟ ᱯᱚᱬᱤᱠᱤᱭᱟ ᱠᱚᱵᱚ ᱰᱟᱠ ᱞᱮᱜᱮ ᱤᱱᱟᱹ ᱛᱟᱭᱱᱚᱢ ᱵᱚ ᱚᱞᱟ ᱤᱝᱞᱤᱥ ᱛᱚᱵᱮ ᱟᱠᱚ ᱦᱟᱯᱮ ᱱᱤᱛᱚᱝ

ᱟᱨ ᱛᱮᱦᱮᱧ ᱢᱟ ᱱᱚᱝᱠᱟ ᱯᱟᱜᱚ ᱵᱟᱹᱭ ᱵᱟᱹᱭᱛᱮ ᱥᱟᱯᱷᱟ ᱤᱫᱤᱭᱮᱫᱼᱟ ᱮᱱᱟᱝ ᱫᱚ ᱯᱩᱨᱟᱹ ᱠᱩᱲᱦᱟᱹ ᱴᱟᱭᱤᱯ ᱞᱮᱫ ᱛᱟᱦᱮᱸᱫ ᱮ ᱱᱤᱛᱚᱝ ᱦᱚᱸ ᱡᱷᱟᱹᱞ ᱠᱚᱨᱮ ᱫᱚ ᱚᱱᱠᱟ ᱱᱟᱥᱮ ᱱᱟᱥᱮ ᱧᱮᱞᱚᱜ ᱠᱟᱱ ᱜᱮᱭᱟ ᱟᱫᱚ ᱪᱟᱸᱫᱚ ᱛᱟᱨᱟᱥ ᱱᱟᱥᱮᱱᱟᱜ ᱵᱟᱹᱲᱛᱤ ᱤᱫᱤᱜ ᱠᱟᱱ ᱠᱷᱟᱱ ᱠᱩᱲᱦᱟᱹ ᱦᱚᱸ ᱵᱟᱹᱭ ᱵᱟᱹᱭᱛᱮ ᱧᱤᱨ ᱠᱟᱱᱟ ᱦᱟᱱᱛᱮ ᱧᱮᱞ ᱯᱮ ᱛᱚ ᱯᱟᱜᱚ ᱠᱚ ᱵᱟᱹᱭ ᱵᱟᱹᱭᱛᱮ ᱥᱟᱯᱷᱟᱜ ᱠᱟᱱᱟ ᱥᱟᱺᱜᱤᱧ ᱨᱮᱫᱚ ᱚᱱᱮ ᱚᱱᱠᱟ ᱧᱩᱛ ᱫᱷᱟᱨᱟ ᱜᱮ ᱧᱮᱞᱚᱜ ᱠᱟᱱᱟ ᱟᱫᱚ ᱚᱠᱟ ᱠᱚᱫᱚ ᱵᱟᱹᱭ ᱵᱟᱹᱭᱛᱮ ᱥᱟᱯᱷᱟ ᱤᱫᱤᱜ ᱠᱟᱱᱟ ᱴᱷᱤᱠ ᱜᱮᱭᱟ ᱫᱮᱞᱟ ᱵᱚ ᱟᱹᱨᱩᱵ ᱵᱟᱲᱟ ᱞᱮᱱ ᱜᱮᱵᱚ ᱟᱨ ᱡᱚᱞᱠᱷᱤᱭᱟᱹ ᱠᱚᱵᱚ ᱡᱚᱢᱟ ᱟᱹᱨᱩᱵ ᱵᱟᱲᱟ ᱦᱩᱭᱮᱱᱟ ᱱᱚᱜᱼᱚᱭ ᱛᱟᱨᱟ ᱥᱩᱡᱤ ᱯᱤᱴᱷᱟᱹ ᱟᱨ ᱛᱮᱞᱟ ᱵᱚ ᱡᱚᱢ ᱜᱚᱫ ᱞᱮᱜᱮ ᱛᱚ ᱵᱚᱭᱦᱟ ᱠᱚ ᱱᱤᱛᱚᱝ ᱵᱟᱲᱜᱮ ᱥᱮᱫ ᱨᱮ ᱢᱮᱱᱟᱜ ᱵᱚᱱᱟ ᱵᱟᱲᱜᱮ ᱢᱮᱱᱫᱚ ᱱᱚᱛᱮ ᱵᱚ ᱮᱴᱮᱫᱮᱜᱼᱟ ᱱᱤᱛᱚᱝ ᱦᱟᱹᱵᱤᱡ ᱦᱚᱸ ᱟᱹᱣᱨᱤ ᱵᱚ ᱮᱴᱮᱫ ᱟᱠᱟᱱ ᱱᱚᱜᱼᱚᱭ ᱠᱷᱩᱱᱴᱤ ᱠᱚ ᱵᱤᱫ ᱵᱟᱲᱟ ᱟᱠᱟᱫᱼᱟ ᱱᱚᱜᱼᱚᱭ ᱱᱚᱣᱟ ᱯᱟᱥᱴᱟ ᱮᱱᱮᱡ ᱜᱮᱭᱟ ᱯᱮ ᱚᱱᱛᱮ ᱫᱚ ᱮᱴᱮᱫ ᱟᱠᱟᱱᱟ ᱢᱮᱱᱠᱷᱟᱱ ᱟᱵᱚ ᱥᱮᱫ ᱫᱚ ᱟᱹᱣᱨᱤ ᱮᱴᱮᱫᱚᱜᱼᱟ ᱟᱫᱚ ᱱᱚᱜᱼᱚᱭ ᱱᱚᱜᱼᱚ ᱱᱚᱝᱠᱟ ᱰᱷᱚᱲᱟ ᱠᱚᱵᱚ ᱞᱟ ᱵᱟᱲᱟ ᱟᱠᱟᱫᱼᱟ ᱟᱨ ᱱᱚᱛᱮ ᱠᱷᱩᱱᱴᱤ ᱠᱚᱵᱚ ᱵᱤᱫ ᱵᱟᱲᱟ ᱟᱠᱟᱫᱼᱟ ᱱᱚᱜᱼᱚᱭ ᱛᱟᱨᱟ ᱱᱚᱝᱠᱟᱛᱮ ᱱᱟᱦᱟᱜ ᱵᱚ ᱮᱴᱮᱫᱟ ᱟᱯᱮ ᱵᱚ ᱪᱷᱩᱴᱟᱹᱣ ᱞᱮᱱᱜᱮ ᱛᱚᱵᱮ ᱵᱚᱭᱦᱟ ᱛᱚ ᱵᱚᱭᱦᱟ ᱠᱚ ᱱᱚᱜᱼᱚ ᱱᱚᱝᱠᱟ ᱛᱮᱦᱮᱧ ᱫᱚᱵᱚ ᱠᱟᱹᱢᱤ ᱵᱟᱲᱟ ᱧᱚᱜ ᱠᱮᱫᱼᱟ ᱠᱷᱩᱱᱴᱤ ᱠᱚᱵᱚ ᱵᱤᱫ ᱠᱮᱫᱼᱟ ᱱᱚᱣᱟ ᱵᱟᱲᱜᱮ ᱥᱮᱫ ᱮᱴᱮᱫ ᱵᱟᱠᱷᱨᱟ ᱟᱫᱚ ᱚᱱᱮ ᱚᱱᱛᱮ ᱫᱚ ᱱᱚᱜᱼᱚ ᱱᱚᱣᱟ ᱠᱚᱨᱮ ᱵᱚ ᱵᱤᱫ ᱵᱟᱲᱟ ᱧᱚᱜ ᱟᱠᱟᱫᱼᱟ ᱱᱚᱜᱼᱚᱭ ᱠᱷᱩᱱᱴᱤ ᱠᱚᱯᱮ ᱧᱮᱞ ᱧᱟᱢᱮᱫ ᱜᱮᱭᱟ ᱯᱟᱞᱮᱱᱚᱜ ᱦᱟᱱᱮ ᱦᱟᱱᱛᱮ ᱫᱚ ᱱᱟᱥᱮ ᱛᱷᱚᱲᱮ ᱮᱴᱮᱫ ᱟᱠᱟᱱᱟ ᱱᱚᱛᱮ ᱮᱥᱮᱫ ᱞᱮᱱᱠᱷᱟᱱ ᱯᱨᱟᱭ ᱱᱟᱜ ᱟᱨ ᱰᱟᱹᱝᱨᱤ ᱠᱚ ᱢᱮᱨᱚᱢ ᱠᱚᱫᱚ ᱵᱟᱠᱚ ᱯᱟᱨᱚᱢᱚᱜᱼᱟ ᱵᱟᱠᱚ ᱵᱚᱞᱚᱱᱟ ᱱᱚᱣᱟ ᱵᱟᱲᱜᱮ ᱥᱮᱫ ᱫᱚ ᱛᱚ ᱛᱮᱦᱮᱧ ᱫᱚ ᱤᱱᱠᱟᱹ ᱜᱮ ᱫᱮᱞᱟ ᱵᱚ ᱪᱷᱩᱴᱤ ᱞᱮᱱ ᱜᱮᱵᱚ ᱜᱟᱯᱟ ᱠᱚᱛᱮ ᱱᱟᱦᱟᱜ ᱟᱨ ᱵᱟᱫᱽ ᱵᱟᱹᱠᱤ ᱫᱚ ᱠᱟᱹᱢᱤ ᱢᱤᱫᱴᱟᱝ ᱵᱟᱲᱜᱮ ᱥᱮᱫ ᱨᱮᱜᱮ ᱢᱮᱱᱟᱜ ᱵᱚᱱᱟ ᱟᱫᱚ ᱵᱟᱹᱵᱩ ᱛᱟᱠᱚ ᱥᱠᱩᱞ ᱠᱷᱚᱱ ᱦᱮᱡ ᱮᱱᱟ ᱠᱚ ᱟᱫᱚ ᱠᱨᱤᱠᱮᱴ ᱠᱚ ᱮᱱᱮᱡ ᱠᱟᱱᱟ ᱚᱠᱟ ᱠᱮᱜᱼᱟ ᱵᱷᱟᱹᱭ ᱯᱮ ᱵᱚᱞ ᱫᱚ ᱚᱠᱟ ᱥᱮᱫ ᱫᱟᱞ ᱟᱫ ᱦᱮᱸ ᱧᱟᱢ ᱠᱮᱜᱼᱟ ᱠᱚ ᱠᱨᱤᱠᱮᱴ ᱠᱚ ᱮᱱᱮᱡ ᱠᱟᱱᱟ ᱱᱚᱛᱮ ᱨᱮ ᱵᱟᱹᱵᱩ ᱛᱟᱠᱚ ᱟᱨ ᱟᱹᱰᱤ ᱜᱷᱟᱹᱲᱤᱠ ᱫᱚ ᱟᱞᱚᱯᱮ ᱮᱱᱮᱡᱼᱟ ᱦᱳᱭ ᱦᱮᱸ ᱟᱹᱭᱩᱵ ᱢᱟᱲᱟᱝ ᱨᱮ ᱪᱟᱞᱟᱜ ᱯᱮ ᱟᱨ ᱛᱟᱯᱟᱢ ᱟᱞᱚᱯᱮ ᱛᱟᱯᱟᱢᱟ ᱟᱨ ᱤᱭᱟᱹ ᱠᱩᱱᱟ ᱛᱤᱠᱤᱱ ᱠᱤᱱ ᱛᱟᱯᱟᱢ ᱠᱟᱱ ᱛᱟᱦᱮᱸᱫ ᱫᱚ ᱠᱩᱱᱟ ᱟᱨ ᱤᱭᱟᱹ ᱛᱟᱨᱟ ᱪᱟᱸᱫᱚ

ᱵᱟᱹᱵᱩ ᱮᱱᱮᱡ ᱵᱷᱟᱜᱟᱣ ᱮᱱᱟᱯᱮ ᱠᱨᱤᱠᱮᱴ ᱮᱱᱮᱡ ᱵᱷᱟᱜᱟᱣ ᱮᱱᱟᱯᱮ ᱴᱷᱤᱠ ᱟᱬᱜᱟᱛ ᱠᱷᱚᱱ ᱜᱮ ᱚᱞᱚᱜ ᱟᱞᱟᱝ ᱛᱮᱦᱮᱧ ᱫᱚ ᱦᱮᱸ ᱠᱟᱰᱟ ᱠᱚᱢ ᱠᱟᱴᱟ ᱠᱚᱢ ᱟᱹᱨᱩᱵ ᱮᱱᱟ ᱪᱮ ᱟᱹᱣᱨᱤᱭᱟ ᱟᱹᱨᱩᱵ ᱮᱱᱟᱢ ᱟᱹᱨᱩᱵ ᱥᱟᱯᱷᱟᱭᱮᱱᱟ ᱛᱚᱢ ᱴᱷᱤᱠ ᱪᱮᱫ ᱠᱚ ᱡᱚᱞᱠᱷᱤᱭᱟᱹ ᱠᱚᱢ ᱡᱚᱢ ᱟᱠᱟᱫᱼᱟ ᱪᱮ ᱵᱟᱝᱟ ᱱᱤᱛ ᱨᱮᱜᱮ ᱡᱚᱢ ᱢᱮ ᱟᱨ ᱪᱚᱞᱚ ᱚᱞᱚᱜ ᱟᱞᱟᱝ ᱵᱟᱹᱵᱩ ᱠᱨᱤᱠᱮᱴ ᱮᱱᱮᱡ ᱠᱷᱚᱱᱟᱜ ᱮ ᱦᱮᱡ ᱮᱱᱟ ᱱᱚᱛᱮ ᱨᱮ ᱵᱟᱹᱵᱩ ᱟᱡ ᱟᱡ ᱫᱚ ᱪᱷᱩᱴᱟᱹᱣ ᱠᱟᱱᱟ ᱥᱟᱯᱷᱟ ᱵᱟᱲᱟ ᱦᱩᱭ ᱠᱮᱜᱼᱟᱢ ᱟᱨ ᱦᱟᱱᱮ ᱤᱭᱟᱹ ᱠᱚᱢᱟ ᱢᱮᱱᱟᱜ ᱜᱮᱫᱚ ᱱᱚᱛᱮ ᱨᱮ ᱵᱟᱹᱵᱩᱣᱟᱜ ᱯᱮᱱᱴ ᱠᱚ ᱞᱩᱜᱽᱲᱤ ᱠᱚ ᱛᱟᱥᱮ ᱟᱠᱟᱱ ᱜᱮᱫᱚ ᱦᱮᱸ ᱦᱟᱹᱨ ᱠᱟᱜ ᱛᱮ ᱛᱮᱦᱮᱧ ᱢᱟ ᱯᱟᱜᱚ ᱜᱚᱴᱟ ᱥᱤᱧᱮ ᱰᱩᱸᱰᱨᱩᱜ ᱠᱮᱫᱼᱟ ᱫᱟᱜ ᱠᱚ ᱢᱤᱢᱤᱫ ᱫᱷᱟᱣ ᱢᱟ ᱧᱩᱨ ᱜᱚᱫ ᱞᱮᱠᱟ ᱵᱩᱡᱷᱟᱹᱜ ᱠᱟᱱᱟ ᱨᱮ ᱫᱟᱠᱟ ᱠᱚ ᱪᱚᱸᱫᱟ ᱟᱠᱟᱜᱼᱟ ᱤᱥᱤᱱᱚᱜ ᱞᱟᱹᱜᱤᱫ ᱵᱟᱭ ᱤᱥᱤᱱ ᱟᱠᱟᱱᱟ ᱵᱟᱭ ᱤᱥᱤᱱ ᱟᱠᱟᱱᱟ ᱵᱟᱨᱦᱮ ᱥᱮᱫ ᱨᱮᱜᱮ ᱫᱟᱠᱟ ᱪᱚᱸᱫᱟ ᱦᱩᱭ ᱟᱠᱟᱱᱟ ᱠᱟᱴ ᱥᱟᱦᱟᱱ ᱛᱮ ᱛᱚ ᱵᱚᱭᱦᱟ ᱠᱚ ᱱᱤᱛᱚᱝ ᱫᱚ ᱢᱮᱱᱟᱜ ᱟᱠᱟᱫ ᱵᱚᱱᱟ ᱫᱚᱠᱟᱱ ᱚᱲᱟᱜ ᱨᱮ ᱫᱚᱠᱟᱱ ᱚᱲᱟᱜ ᱨᱮ ᱥᱚᱢᱚᱭ ᱯᱟᱠᱟ ᱯᱟᱹᱠᱷᱤ ᱥᱟᱲᱮ ᱟᱴ ᱦᱩᱭᱮᱱᱟ ᱟᱫᱚ ᱫᱩᱲᱩᱵ ᱢᱟ ᱮᱱᱟᱝ ᱠᱷᱚᱱ ᱜᱮᱵᱚ ᱫᱩᱲᱩᱵ ᱞᱮᱱᱟ ᱦᱚᱨᱦᱚ ᱞᱮᱫᱼᱟ ᱵᱚ ᱱᱤᱛᱚᱝ ᱫᱚᱠᱟᱱ ᱵᱚᱸᱫᱽ ᱪᱮᱛᱟᱱ ᱨᱮ ᱴᱷᱤᱠ ᱜᱮᱭᱟ ᱫᱮᱞᱟ ᱵᱚ ᱵᱚᱸᱫᱽ ᱵᱟᱲᱟ ᱞᱮᱜᱮ ᱵᱚ ᱛᱮᱦᱮᱧ ᱫᱚ